ᱟᱨ ᱢᱚᱠᱟ ᱦᱮᱱᱟᱜᱼᱟ ᱱᱤᱭᱟᱹ ᱠᱚᱜᱮ ᱦᱮᱱᱟᱜᱼᱟ ᱟᱨ ᱛᱟᱞᱟᱨᱮ ᱧᱮᱞ ᱮᱫᱟ ᱤᱢᱳᱴ ᱦᱮᱱᱟᱜᱼᱟ ᱛᱚ ᱱᱚᱣᱟ ᱱᱤᱝᱠᱟᱹ ᱜᱮ ᱯᱩᱭᱞᱩ ᱨᱮᱫᱚ ᱛᱟᱦᱮᱱᱟ ᱛᱚ ᱟᱨᱚ ᱠᱤᱪᱷᱩ ᱵᱟᱨᱭᱟ ᱜᱩᱞᱤ ᱛᱮᱱᱟᱜ ᱪᱤᱠᱟᱹ ᱛᱮᱵᱚᱱ ᱟᱹᱜᱩᱭᱟ ᱵᱟᱨᱭᱟ ᱵᱳᱢ ᱪᱤᱠᱟᱹ ᱛᱮᱵᱚᱱ ᱟᱹᱜᱩᱭᱟ ᱦᱳᱭ ᱚᱱᱟ ᱠᱚᱜᱮᱧ ᱞᱟᱹᱭ ᱟᱯᱮᱭᱟ ᱛᱚ ᱚᱱᱟ ᱠᱷᱟᱹᱛᱤᱨ ᱛᱮ ᱥᱮᱴᱤᱝ ᱨᱮ ᱪᱟᱞᱟᱜ ᱞᱟᱜᱟᱣ ᱵᱚᱱᱟ ᱛᱟᱨᱯᱚᱨ ᱠᱚᱱᱴᱨᱳᱞ ᱨᱮ ᱛᱚ ᱵᱟᱨᱭᱟ ᱜᱩᱞᱤ ᱟᱹᱜᱩ ᱞᱟᱹᱜᱤᱫ ᱛᱮ ᱧᱮᱞ ᱫᱟᱯᱮ ᱱᱚᱜᱼᱚᱭ ᱱᱤᱭᱟᱹᱴᱟᱜ ᱞᱮᱯᱷᱴ ᱯᱷᱟᱭᱟᱨ ᱵᱟᱴᱟᱱ ᱱᱚᱣᱟ ᱮᱞ ᱳᱭᱤᱪ ᱨᱮ ᱠᱞᱤᱠ ᱞᱟᱜᱟᱣ ᱯᱮ ᱱᱚᱣᱟ ᱫᱚ ᱵᱟᱨᱭᱟ ᱜᱩᱞᱤ ᱦᱩᱭᱱᱟ ᱟᱨ ᱵᱟᱨᱭᱟ ᱵᱳᱢ ᱥᱮ ᱚᱱᱟ ᱪᱮᱫ ᱜᱞᱩ ᱚᱣᱟᱞ ᱟᱨ ᱜᱨᱟᱱᱟᱭᱤᱴ ᱡᱟᱦᱟᱸ ᱚᱱᱟ ᱟᱹᱜᱩ ᱞᱟᱹᱜᱤᱫ ᱛᱮ ᱱᱚᱜᱼᱚᱭ ᱜᱨᱟᱱᱟᱭᱤᱴ ᱥᱞᱚᱴ ᱯᱮ ᱧᱮᱞ ᱮᱫᱟ ᱜᱨᱟᱱᱟᱭᱤᱴ ᱥᱞᱚᱴ ᱱᱚᱣᱟ ᱨᱮ ᱡᱟᱦᱟᱸ ᱥᱤᱝᱜᱮᱞ ᱥᱞᱚᱴ ᱨᱮ ᱛᱟᱦᱮᱱᱟ ᱯᱩᱭᱞᱩ ᱨᱮ ᱚᱱᱟ ᱰᱚᱵᱚᱞ ᱞᱟᱜᱟᱣ ᱵᱚᱱᱟ ᱛᱟᱨᱯᱚᱨ ᱯᱟᱵᱽᱡᱤ ᱞᱮᱠᱟ ᱱᱟᱣᱟᱱᱟᱜ

ᱥᱟᱵ ᱠᱟᱛᱮ ᱞᱟᱦᱟ ᱥᱮᱫ ᱴᱷᱮᱞᱟᱣ ᱞᱟᱜᱟᱣ ᱤᱧ ᱧᱮᱞ ᱫᱟᱯᱮ ᱞᱚᱠᱚᱜ ᱠᱟᱱᱟ ᱱᱤᱛᱚᱜ ᱧᱤᱨᱟᱜ ᱠᱟᱱᱟ ᱱᱤᱝᱠᱟᱹ ᱟᱨᱚ ᱱᱚᱰᱮ ᱴᱮᱯ ᱠᱟᱛᱮ ᱟᱨᱚ ᱴᱷᱮᱞᱟᱣ ᱞᱮᱠᱷᱟᱡ ᱜᱮ ᱧᱤᱨᱟᱜᱼᱟ ᱱᱤᱝᱠᱟᱹ ᱯᱟᱵᱡᱤ ᱞᱮᱠᱟ ᱠᱚ ᱤᱭᱟᱹ ᱠᱟᱫᱟ ᱱᱟᱣᱟ ᱟᱯᱰᱮᱴ ᱠᱟᱫᱟ ᱠᱚ ᱱᱚᱣᱟ ᱫᱚ ᱪᱳᱥᱚᱴᱴᱤ ᱵᱷᱟᱨᱥᱮᱱ ᱨᱮ ᱛᱚ ᱚᱱᱟ ᱫᱚ ᱡᱮᱦᱮᱛᱩ ᱦᱟᱣᱟ ᱵᱟᱹᱱᱩᱜᱼᱟ ᱛᱚ ᱚᱱᱟ ᱠᱷᱟᱹᱛᱤᱨ ᱛᱮ ᱠᱞᱟᱥᱤᱠ ᱨᱮᱜᱮᱧ ᱫᱚᱦᱚ ᱠᱟᱫᱟ ᱛᱚ ᱱᱤᱭᱟᱹ ᱜᱮ ᱱᱟᱣᱟ ᱟᱯᱰᱮᱴ ᱛᱟᱦᱮᱸ ᱠᱟᱱᱟ ᱛᱟᱨ ᱰᱮᱢᱮᱡᱽ ᱤᱱᱰᱤᱠᱮᱴᱟᱨ ᱫᱚ ᱩᱫᱩᱜ ᱟᱯᱮ ᱠᱟᱱᱟ ᱪᱮᱫ ᱞᱮᱠᱟ ᱢᱮᱱᱟᱜᱼᱟ ᱠᱞᱟᱥᱤᱠ ᱨᱮ ᱛᱚ ᱱᱩᱭ ᱵᱚᱱ ᱜᱩᱡᱩᱜ ᱜᱮᱭᱟ ᱵᱞᱟᱰ ᱨᱟᱠᱟᱵ ᱚᱸᱰᱮ ᱜᱮ ᱨᱟᱠᱟᱵ ᱠᱟᱱᱟ ᱤᱧ ᱵᱟᱹᱧ ᱠᱩᱥᱤᱭᱟᱜᱼᱟ ᱚᱱᱟ ᱠᱷᱟᱹᱛᱤᱨ ᱛᱮ ᱠᱚᱱᱴᱨᱳᱞ ᱨᱮ ᱥᱮᱱ ᱠᱟᱛᱮ ᱱᱳ ᱵᱞᱟᱰ ᱨᱮᱧ ᱠᱞᱤᱠ ᱠᱮᱫᱟ ᱛᱟᱨᱯᱚᱨ ᱟᱨᱚ ᱵᱚᱱ ᱜᱩᱞᱤᱭᱮᱭᱟ ᱩᱱᱤ ᱦᱚᱲ ᱨᱟᱠᱟᱵ ᱠᱟᱱᱟ ᱧᱮᱞ ᱫᱟᱯᱮ ᱛᱚ ᱱᱤᱭᱟᱹ ᱠᱚᱜᱮ ᱥᱮᱴᱤᱝ ᱛᱟᱦᱮᱸ ᱠᱟᱱᱟ ᱛᱚ ᱵᱟᱨᱭᱟ ᱱᱤᱛᱚᱜ ᱪᱮᱫ ᱠᱚ ᱦᱮᱸ ᱠᱚ ᱧᱮᱞ ᱠᱟᱛᱮ ᱱᱤᱛᱚᱜ ᱠᱟᱥᱴᱚᱢ ᱦᱟᱯ ᱤᱧ ᱩᱫᱩᱜ ᱟᱯᱮ ᱠᱟᱱᱟ ᱠᱚᱱᱴᱨᱳᱞ ᱥᱮᱴᱤᱝ ᱠᱟᱥᱴᱚᱢ ᱦᱟᱯ ᱱᱚᱣᱟ ᱵᱟᱨᱭᱟ ᱯᱷᱟᱭᱟᱨ ᱵᱟᱴᱚᱱ ᱞᱮᱯᱷᱴ ᱨᱮ ᱦᱮᱱᱟᱜᱼᱟ ᱨᱟᱭᱤᱴ ᱨᱮ ᱢᱮᱱᱟᱜᱼᱟ ᱛᱚ ᱟᱨ ᱪᱮᱫ ᱠᱚ ᱚᱠᱟ ᱠᱚ ᱠᱟᱱᱟ ᱛᱚ ᱟᱨᱚ ᱠᱤᱪᱷᱩ ᱟᱵᱚ ᱥᱮᱴᱤᱝ ᱞᱟᱜᱟᱣ ᱵᱚᱱᱟ ᱧᱮᱞ ᱛᱟᱯᱮ ᱠᱚᱱᱴᱨᱳᱞ ᱨᱮ ᱥᱮᱱ ᱠᱟᱛᱮ ᱠᱩᱭᱤᱠ ᱥᱩᱭᱤᱪ ᱟᱭᱯᱚᱱ ᱱᱚᱣᱟ ᱫᱚ ᱚᱱᱟ ᱯᱤᱥᱛᱚᱞ ᱵᱚᱫᱚᱞ ᱨᱮᱱᱟᱜ ᱠᱟᱱᱟ ᱛᱟᱯᱚᱨ ᱠᱩᱭᱤᱪ ᱨᱤᱞᱳᱰ ᱯᱤᱥᱛᱚᱞ ᱨᱤᱞᱳᱰᱚᱜᱼᱟ ᱚᱱᱟ ᱨᱮᱱᱟᱜ ᱠᱟᱱᱟ ᱛᱚ ᱧᱮᱞ ᱫᱟᱯᱮ ᱠᱟᱥᱴᱚᱢ ᱦᱟᱵ ᱨᱮᱧ ᱥᱮᱱ ᱠᱟᱛᱮ ᱠᱚᱱᱴᱨᱳᱞ ᱠᱟᱥᱴᱚᱢ ᱦᱟᱵ ᱱᱚᱜᱼᱚᱭ ᱱᱚᱣᱟᱴᱟᱜ ᱵᱟᱴᱚᱱ ᱡᱟᱦᱟᱸ ᱱᱚᱣᱟ ᱛᱮᱫᱚ ᱚᱱᱟ ᱯᱤᱥᱛᱚᱞ ᱵᱚᱫᱚᱞᱚᱜᱼᱟ ᱟᱨ ᱥᱩᱭᱤᱪ ᱵᱟᱴᱚᱱ ᱚᱠᱟᱭᱮᱱᱟ ᱪᱮᱛᱟᱱ ᱨᱮ ᱢᱮᱱᱟᱜᱼᱟ ᱚᱸᱰᱮ ᱫᱟᱱᱟᱝ ᱟᱠᱟᱱᱟ ᱯᱚᱭᱮᱱᱴ ᱨᱮ ᱫᱟᱱᱟᱝ ᱟᱠᱟᱱᱟ ᱥᱮᱯ ᱵᱟᱴᱚᱢ ᱦᱟᱯ ᱱᱚᱜᱼᱚᱭ ᱱᱚᱴᱟᱜ ᱵᱟᱴᱚᱱ ᱡᱟᱦᱟᱸ ᱱᱚᱜᱼᱚᱭ ᱱᱚᱣᱟ ᱫᱚᱠᱚ ᱢᱮᱛᱟᱜᱼᱟ ᱱᱚᱣᱟ ᱛᱮᱫᱚ ᱜᱩᱞᱤ ᱨᱤᱞᱳᱰᱚᱜᱼᱟ ᱟᱨ ᱱᱚᱣᱟ ᱛᱮᱫᱚ ᱯᱤᱥᱛᱚᱞ ᱵᱚᱫᱚᱞᱚᱜᱼᱟ ᱛᱚ ᱵᱩᱡᱽ ᱠᱮᱫᱟ ᱯᱮ ᱱᱚᱜᱼᱚᱭ ᱢᱤᱫᱴᱮᱱ ᱱᱚᱣᱟ ᱫᱚ ᱜᱩᱞᱩᱜᱣᱟᱞ ᱨᱮᱱᱟᱜ ᱱᱚᱣᱟ ᱫᱚ ᱜᱨᱟᱱᱟᱭᱤᱴ ᱨᱮᱱᱟᱜ ᱱᱚᱣᱟ ᱫᱚ ᱜᱩᱞᱤ ᱵᱚᱫᱚᱞ ᱨᱮᱱᱟᱜ ᱱᱚᱣᱟ ᱫᱚ ᱨᱤᱞᱳᱰ ᱨᱮᱱᱟᱜ ᱱᱚᱣᱟ ᱫᱚ ᱞᱮᱸᱜᱟ ᱨᱮᱱᱟᱜ ᱜᱩᱞᱤ ᱱᱚᱣᱟ ᱫᱚ ᱡᱚᱡᱚᱢ ᱨᱮᱱᱟᱜ ᱜᱩᱞᱤ ᱱᱚᱣᱟ ᱫᱚ ᱡᱟᱢ ᱱᱚᱣᱟ ᱫᱚ ᱫᱩᱲᱩᱵ ᱟᱨ ᱱᱚᱣᱟ ᱫᱚ ᱨᱤᱵᱷᱟᱭᱤᱵᱷ ᱱᱚᱣᱟ ᱫᱚ ᱤᱭᱩᱡᱽ ᱱᱚᱣᱟ ᱫᱚ ᱵᱷᱮᱠᱴᱚᱨ ᱨᱮᱱᱟᱜ ᱰᱚᱵᱚᱞ ᱜᱟᱱ ᱛᱚ ᱱᱤᱭᱟᱹ ᱠᱚᱜᱮ ᱛᱟᱦᱮᱸ ᱠᱟᱱᱟ ᱟᱯᱰᱮᱴ ᱚᱠᱟ ᱠᱚ ᱪᱮᱫ ᱠᱟᱹᱢᱤ ᱛᱚ ᱡᱟᱹᱱᱤᱡ ᱠᱷᱟᱱ ᱫᱚᱯᱮ ᱵᱩᱡᱽ ᱫᱟᱲᱮᱭᱟᱜ ᱜᱮᱭᱟ ᱵᱩᱡᱽ ᱫᱟᱲᱮᱭᱟᱫᱟᱯᱮ ᱡᱟᱦᱟᱱᱟᱜ ᱤᱧ ᱞᱟᱹᱭ ᱥᱮᱬᱟ ᱫᱟᱲᱮᱭᱟᱜ ᱯᱮᱭᱟ